ᱡᱚᱦᱟᱨ ᱜᱮ ᱥᱟᱱᱟᱢ ᱠᱚ ᱟᱨ ᱤᱧ ᱜᱮ ᱯᱨᱚᱥᱚᱱᱡᱤᱛ ᱠᱤᱥᱠᱩ ᱟᱨ ᱛᱮᱦᱮᱧ ᱤᱧ ᱟᱯᱮ ᱠᱚ ᱥᱟᱢᱟᱝ ᱨᱮ ᱢᱤᱫᱴᱮᱱ ᱡᱤᱱᱤᱥ ᱤᱧ ᱟᱹᱜᱩ ᱠᱟᱜᱼᱟ ᱛᱚ ᱚᱱᱟᱧ ᱫᱮᱠᱷᱟᱣ ᱯᱮᱭᱟ ᱡᱟᱦᱟᱸ ᱫᱚᱵᱚᱱ ᱢᱮᱛᱟᱜ ᱠᱟᱱᱟ ᱠᱮᱵᱳᱨᱰ ᱱᱚᱣᱟ ᱟᱯᱮ ᱵᱚᱠᱥ ᱯᱮ ᱧᱮᱞ ᱫᱟᱲᱮᱭᱟᱜ ᱠᱟᱱᱟ ᱱᱚᱣᱟ ᱵᱚᱠᱥ ᱨᱮ ᱢᱮᱱᱟᱜᱼᱟ ᱛᱚ ᱚᱱᱟ ᱳᱯᱮᱱ ᱠᱟᱛᱮ ᱪᱮᱫ ᱞᱮᱠᱟ ᱠᱟᱱᱮᱠᱴ ᱦᱩᱭᱩᱜᱼᱟ ᱚᱱᱟ ᱨᱮᱭᱟᱜ ᱛᱷᱚᱲᱟ ᱜᱟᱱ ᱤᱧ ᱧᱮᱞ ᱦᱚᱪᱚ ᱵᱚᱱᱟ ᱞᱟᱹᱭ ᱵᱚᱱᱟᱹᱧ ᱟᱨ ᱱᱤᱭᱟᱹ ᱜᱤᱧ ᱢᱮᱱᱟ ᱡᱮ ᱟᱯᱮ ᱱᱚᱣᱟ ᱵᱷᱤᱰᱤᱭᱳ ᱟᱞᱚ ᱯᱮ ᱰᱤᱥᱠᱟᱱᱮᱠᱴ ᱛᱟᱵᱚᱱᱟ ᱢᱚᱡᱽ ᱛᱮ ᱧᱮᱞ ᱛᱟᱵᱚᱱ ᱯᱮ ᱛᱚᱵᱮ ᱥᱮ ᱢᱚᱡᱽ ᱛᱮᱯᱮ ᱵᱩᱡᱷᱟᱹᱣ ᱫᱟᱲᱮᱭᱟᱜᱼᱟ ᱛᱚ ᱚᱱᱟ ᱤᱭᱟᱹᱛᱮ ᱟᱨ ᱪᱮᱫ ᱤᱧ ᱢᱮᱱᱟ ᱡᱮ ᱵᱚᱞᱮ ᱵᱷᱤᱰᱤᱭᱳ ᱡᱩᱫᱤ ᱟᱯᱮ ᱵᱟᱯᱮ ᱞᱟᱭᱤᱠ ᱠᱟᱜ ᱠᱷᱟᱡ ᱞᱟᱭᱤᱠ ᱵᱚᱛ ᱛᱟᱵᱚᱱ ᱯᱮ ᱩᱥᱟᱹᱨᱟ ᱛᱮ ᱟᱨ ᱥᱟᱵᱥᱠᱨᱟᱭᱤᱵ ᱛᱟᱵᱚᱱ ᱯᱮ ᱯᱷᱚᱞᱳ ᱛᱟᱵᱚᱱ ᱯᱮ ᱟᱨ ᱡᱮᱛᱱᱟ ᱯᱮ ᱠᱚᱢᱮᱱᱴ ᱫᱟᱲᱮᱭᱟᱜ ᱠᱟᱱ ᱠᱚᱢᱮᱱᱴ ᱯᱮ ᱡᱟᱦᱟᱸᱴᱟᱜ ᱵᱤᱥᱚᱭ ᱨᱮᱜᱮ ᱟᱨ ᱡᱮᱭᱥᱮ ᱠᱤ ᱟᱯᱮ ᱟᱯᱮ ᱨᱮᱱ ᱜᱟᱛᱮ ᱠᱚᱴᱷᱮᱱ ᱱᱚᱣᱟ ᱵᱷᱤᱰᱤᱭᱳ ᱥᱮᱭᱟᱨ ᱦᱚᱸᱯᱮ ᱥᱮᱭᱟᱨ ᱫᱟᱲᱮᱭᱟᱜᱼᱟ ᱛᱚ ᱚᱱᱟ ᱞᱟᱹᱜᱤᱫ ᱛᱮ ᱤᱧ ᱢᱟᱱᱮ ᱪᱮᱫ ᱦᱚᱸ ᱵᱟᱝ ᱠᱟᱱᱟ ᱥᱮᱭᱟᱨ ᱛᱟᱵᱚᱱ ᱯᱮ ᱯᱩᱨᱟ ᱛᱚ ᱜᱟᱛᱮ ᱠᱚ ᱱᱚᱣᱟ ᱠᱤᱵᱳᱨᱰ ᱢᱳᱵᱟᱭᱤᱞ ᱨᱮ ᱟᱵᱚ ᱪᱮᱫ ᱞᱮᱠᱟ ᱛᱮᱵᱚᱱ ᱤᱭᱩᱡᱟ ᱱᱚᱝᱠᱟᱱ ᱢᱳᱵᱟᱭᱤᱞ ᱨᱮ ᱟᱵᱚ ᱪᱮᱫ ᱞᱮᱠᱟ ᱛᱮᱵᱚᱱ ᱤᱭᱩᱡᱟ ᱪᱮᱫ ᱞᱮᱠᱟ ᱵᱚᱱ ᱠᱟᱱᱮᱠᱴᱟ ᱚᱱᱟ ᱨᱮᱭᱟᱜ ᱛᱮᱦᱮᱧ ᱤᱧᱤᱧ ᱫᱮᱠᱷᱟᱣ ᱵᱚᱱᱟ ᱵᱤᱥᱛᱟᱨ ᱛᱮ ᱛᱚ ᱜᱟᱛᱮ ᱠᱚ ᱟᱯᱮ ᱴᱷᱮᱱ ᱱᱮᱦᱚᱨ ᱛᱟᱦᱮᱱ ᱠᱟᱱᱟ ᱵᱷᱤᱰᱤᱭᱳ ᱟᱹᱰᱤ ᱢᱚᱡᱽ ᱛᱮ ᱧᱮᱞ ᱛᱟᱵᱚᱱ ᱯᱮ ᱮᱱᱛᱮᱫ ᱟᱹᱰᱤ ᱢᱚᱡᱽ ᱜᱮ ᱱᱟᱦᱟᱜ ᱞᱟᱹᱭ ᱯᱮ ᱨᱮᱭᱟᱜ ᱤᱧ ᱠᱩᱨᱩᱢᱩᱴᱩᱭᱮᱫᱟ ᱛᱚ ᱟᱯᱮ ᱱᱚᱣᱟ ᱪᱮᱫ ᱞᱮᱠᱟ ᱵᱚᱱ ᱠᱟᱱᱮᱠᱴᱟ ᱱᱤᱛᱚᱜ ᱵᱚᱱ ᱧᱮᱞᱟ ᱤᱧ ᱩᱰᱩᱠ ᱫᱟᱹᱧ ᱱᱚᱣᱟ ᱛᱚ ᱯᱟᱹᱦᱤᱞ ᱨᱮ ᱱᱚᱜᱼᱚᱭ ᱱᱚᱣᱟ ᱫᱚ ᱢᱟᱣᱩᱥ ᱠᱟᱱᱟ ᱢᱟᱣᱩᱥ ᱧᱮᱞ ᱠᱮᱫᱟ ᱯᱮ उसके बाद ᱟᱨᱦᱚᱸ ᱩᱰᱩᱠ ᱵᱚᱱ ᱠᱟᱱᱟ ᱪᱮᱫ ᱠᱚ ᱢᱮᱱᱟᱜᱼᱟ ᱛᱚ ᱱᱚᱜᱼᱚᱭ ᱢᱤᱫᱴᱮᱡ ᱡᱤᱱᱤᱥ ᱵᱚᱱ ᱢᱟᱱᱮ ᱱᱚᱣᱟ ᱫᱚ ᱢᱟᱣᱩᱥ ᱯᱮᱰ ᱠᱟᱱᱟ ᱟᱨ ᱤᱱᱟᱹ ᱠᱟᱛᱮ ᱱᱚᱜᱼᱚᱭ ᱡᱩᱥ ᱵᱤ ᱚᱯ ᱴᱮᱵᱮᱞ ᱱᱚᱜᱼᱚᱭ ᱟᱨ ᱢᱤᱫᱴᱮᱡ ᱢᱮᱱᱟᱜᱼᱟ ᱱᱚᱜᱼᱚᱭ ᱟᱨ ᱢᱤᱫᱴᱮᱡ ᱵᱟᱨᱭᱟ ᱩᱛᱟᱹᱨᱟ ᱢᱤᱫᱴᱮᱡ ᱵᱟᱹᱲᱤᱡ ᱞᱮᱱᱠᱷᱟᱡ ᱯᱟᱥᱮᱡ ᱟᱨ ᱢᱤᱫᱴᱮᱡ ᱡᱩᱥᱩᱜᱼᱟ ᱚᱱᱟ ᱨᱮᱭᱟᱜ ᱤᱭᱟᱹᱛᱮ ᱵᱟᱨᱭᱟ ᱠᱚ ᱮᱢ ᱠᱟᱱᱟ ᱛᱚ ᱤᱱᱟᱹ ᱠᱟᱛᱮ ᱟᱨᱦᱚᱸᱧ ᱩᱫᱩᱜ ᱵᱚᱱᱟ ᱱᱚᱜᱼᱚᱭ ᱵᱚᱱ ᱧᱮᱞ ᱫᱟᱲᱮᱭᱟᱜ ᱠᱟᱱᱟ ᱱᱚᱜᱼᱚᱭ ᱯᱮ ᱧᱮᱞ ᱫᱟᱲᱮᱭᱟᱜ ᱠᱟᱱᱟ ᱠᱮ ᱵᱳᱴ ᱟᱨ ᱱᱚᱣᱟ ᱠᱮ ᱵᱳᱴ ᱤᱧᱦᱚᱸ ᱧᱮᱞ ᱧᱚᱜ ᱞᱟᱹᱜᱤᱫ ᱢᱤᱫ ᱵᱚᱪᱷᱚᱨ ᱨᱮᱭᱟᱜ ᱳᱣᱟᱨᱮᱱᱴᱤ ᱠᱚ ᱮᱢ ᱠᱟᱱᱟ ᱢᱤᱫ ᱵᱚᱪᱷᱚᱨ ᱢᱤᱫ ᱵᱚᱪᱷᱚᱨ ᱨᱮᱭᱟᱜ ᱳᱣᱟᱨᱮᱱᱴᱤ ᱠᱚ ᱮᱢ ᱠᱟᱱᱟ ᱱᱚᱜᱼᱚᱭ ᱯᱮ ᱧᱮᱞ ᱫᱟᱲᱮᱭᱟᱜ ᱠᱟᱱᱟ ᱟᱯᱮ ᱧᱮᱞ ᱦᱚᱪᱚ ᱯᱮᱭᱟ ᱟᱞᱚᱯᱮ ᱪᱤᱱᱛᱟᱹᱭᱟ

ᱞᱟᱭᱤᱠ ᱠᱟᱜ ᱛᱟᱵᱚᱱ ᱠᱷᱟᱡ ᱩᱥᱟᱹᱨᱟ ᱛᱮ ᱞᱟᱭᱤᱠ ᱜᱚᱫ ᱯᱮ ᱠᱚᱢᱮᱱᱴ ᱯᱮ ᱟᱨ ᱥᱮᱭᱟᱨ ᱛᱟᱵᱚᱱ ᱯᱮ ᱟᱨ ᱟᱯᱮ ᱦᱚᱸ ᱧᱮᱞ ᱪᱮᱫ ᱛᱟᱵᱚᱱ ᱯᱮ ᱡᱮ ᱢᱳᱵᱟᱭᱤᱞ ᱨᱮ ᱱᱚᱣᱟ ᱠᱤᱵᱳᱨᱰ ᱟᱨ ᱢᱟᱣᱩᱥ ᱠᱚ ᱪᱮᱫ ᱞᱮᱠᱟ ᱵᱚᱱ ᱠᱟᱱᱮᱠᱴ ᱫᱟᱲᱮᱭᱟᱜᱼᱟ ᱠᱟᱱᱮᱠᱴ ᱠᱟᱛᱮ ᱪᱮᱫ ᱞᱮᱠᱟ ᱟᱵᱚ ᱱᱚᱣᱟ ᱨᱮ ᱢᱟᱱᱮ ᱴᱟᱭᱯᱤᱝ ᱴᱟᱭᱯᱤᱝ ᱦᱚᱸᱵᱚᱱ ᱪᱮᱫ ᱫᱟᱲᱮᱭᱟᱜᱼᱟ ᱢᱟᱱᱮ ᱪᱮᱫ ᱞᱮᱠᱟ ᱠᱚᱢᱯᱤᱭᱩᱴᱟᱨ ᱨᱮ ᱟᱵᱚ ᱵᱚᱱ ᱴᱟᱭᱯᱤᱝᱟ ᱛᱚ ᱚᱱᱟ ᱨᱮᱭᱟᱜ ᱜᱚᱲᱚ ᱜᱮ ᱱᱚᱣᱟ ᱨᱮᱵᱚᱱ ᱧᱟᱢᱟ ᱡᱟᱦᱟᱸ ᱫᱚ ᱢᱳᱵᱟᱭᱤᱞ ᱦᱚᱛᱮ ᱛᱮ ᱟᱵᱚ ᱵᱚᱱ ᱪᱮᱫ ᱨᱮᱭᱟᱜ ᱥᱩᱵᱤᱫᱷᱟ ᱵᱚᱱ ᱧᱟᱢᱫᱟ ᱛᱚ ᱚᱱᱟ ᱪᱮᱫ ᱞᱮᱠᱟ ᱠᱟᱱᱮᱠᱴ ᱡᱚᱲᱟᱜ ᱚᱱᱟ ᱵᱚᱱ ᱧᱮᱞᱟ ᱟᱵᱚ ᱧᱮᱞ ᱛᱟᱵᱚᱱ ᱯᱮ ᱤᱧ ᱞᱟᱹᱭ ᱯᱮ ᱠᱟᱱᱟ ᱱᱟᱦᱟᱜ ᱡᱮᱭᱥᱮ ᱠᱤ ᱤᱧ ᱫᱚ ᱱᱚᱜᱼᱚᱭ ᱟᱭᱢᱟ ᱫᱤᱱ ᱠᱷᱚᱱ ᱜᱮ ᱱᱚᱣᱟ ᱨᱮᱭᱟᱜ ᱠᱩᱠᱢᱩ ᱛᱟᱦᱮᱸ ᱠᱟᱱᱟ ᱟᱫᱚ ᱪᱮᱫ ᱤᱧ ᱢᱮᱱᱟ ᱢᱟᱱᱮ ᱟᱭᱢᱟ ᱫᱤᱱ ᱵᱟᱫᱽ ᱨᱮ ᱱᱚᱜᱼᱚᱭ ᱟᱹᱰᱤ ᱞᱮᱴ ᱵᱟᱫᱽ ᱨᱮ ᱱᱚᱜᱼᱚᱭ ᱚᱰᱟᱨ ᱞᱮᱫᱟᱹᱧ ᱟᱫᱚ ᱱᱚᱜᱼᱚᱭ ᱛᱮᱦᱮᱧ ᱫᱚ ᱦᱮᱡ ᱥᱮᱴᱮᱨ ᱠᱟᱱᱟ ᱛᱚ ᱱᱚᱜᱼᱚᱭ ᱟᱯᱮ ᱠᱚ ᱥᱟᱢᱟᱝ ᱨᱮ ᱱᱤᱛᱚᱜ ᱢᱟᱹᱧ ᱩᱰᱩᱠ ᱥᱚᱫᱚᱨ ᱠᱟᱜᱼᱟ ᱟᱨᱤᱧ ᱞᱟᱹᱭ ᱯᱮ ᱠᱟᱱᱟ ᱛᱚ ᱱᱤᱛᱚᱜ ᱤᱧ ᱞᱟᱹᱭ ᱵᱚᱱᱟ ᱫᱮᱞᱟ ᱴᱷᱤᱠ ᱜᱮᱭᱟ ᱛᱚ ᱫᱮᱞᱟ ᱵᱷᱤᱰᱤᱭᱳ ᱧᱮᱞ ᱛᱟᱵᱚᱱ ᱯᱮ

ᱡᱟᱦᱟᱱᱟᱜ ᱧᱮᱞᱚᱜ ᱠᱟᱱᱟ ᱵᱟᱝ ᱧᱮᱞᱚᱜ ᱠᱟᱱᱟ ᱪᱮᱫ ᱦᱚᱸ ᱵᱟᱝ ᱚᱛᱟ ᱠᱟᱫᱟ ᱵᱟᱝ ᱫᱟᱢᱩᱥ ᱛᱚ ᱱᱤᱛᱚᱜ ᱪᱮᱫ ᱞᱮᱠᱟᱛᱮ ᱚᱛᱟᱜᱼᱟ ᱚᱱᱟ ᱨᱮ ᱢᱤᱫᱴᱮᱡ ᱠᱟᱭᱫᱟ ᱢᱮᱱᱟᱜᱼᱟ ᱟᱯᱮ ᱚᱱᱟ ᱠᱟᱭᱫᱟ ᱜᱤᱧ ᱩᱫᱩᱜ ᱵᱚᱱᱟ ᱥᱤᱴᱤᱝ ᱚᱱᱟ ᱠᱟᱭᱫᱟ ᱫᱚ ᱥᱤᱴᱤᱝ ᱨᱮ ᱢᱮᱱᱟᱜᱼᱟ ᱡᱟᱦᱟᱸ ᱫᱚ ᱟᱵᱚ ᱵᱚᱱ ᱱᱤᱛᱚᱜ ᱵᱚᱱ ᱧᱮᱞᱟ ᱱᱤᱛᱚᱜ ᱤᱧ ᱫᱮᱠᱷᱟᱣ ᱯᱮᱭᱟ ᱟᱵᱚ ᱱᱤᱛᱚᱜ ᱱᱚᱰᱮ ᱵᱚᱱ ᱥᱟᱨᱪᱟ ᱳ ᱴᱤ ᱡᱤ ᱳ ᱴᱤ

ᱛᱚ ᱱᱚᱜᱼᱚᱭ ᱵᱚᱱ ᱧᱮᱞ ᱠᱮᱫᱟ ᱵᱚᱱ ᱛᱚ ᱜᱟᱛᱮ ᱠᱚ ᱟᱹᱰᱤ ᱢᱚᱡᱽ ᱵᱩᱡᱷᱟᱹᱜ ᱠᱟᱱ